ᱟᱹᱰᱤ ᱫᱤᱱ ᱞᱟᱦᱟ ᱨᱮᱱᱟᱝ ᱠᱟᱛᱷᱟ ᱛᱟᱨᱟᱥᱤᱧ ᱚᱠᱛᱮ ᱢᱤᱫ ᱱᱤᱫᱷᱟᱹᱱ ᱱᱟᱪᱟᱨ ᱚᱲᱟᱜ ᱛᱮᱠᱚ ᱥᱮᱴᱮᱨᱮᱱᱟ ᱯᱮᱱᱮ ᱯᱩᱨᱩᱫᱷᱩᱞ ᱫᱩᱣᱟᱹᱨ ᱠᱚ ᱴᱷᱚᱯ ᱴᱷᱚᱯ ᱠᱮᱫ ᱠᱷᱟᱱ ᱫᱩᱣᱟᱹᱨᱮ ᱡᱷᱤᱡ ᱠᱮᱫᱟ ᱚᱲᱟᱜ ᱢᱟᱹᱞᱤᱠᱤᱡ ᱮᱨᱟᱛᱟᱭ ᱟᱨ ᱩᱱᱠᱩ ᱠᱚ ᱧᱮᱞ ᱠᱮᱫ ᱠᱚᱛᱮ ᱚᱲᱟᱜ ᱛᱮ ᱵᱚᱞᱚ ᱦᱤᱡᱩᱜ ᱨᱮᱭᱟᱜ ᱮ ᱱᱮᱦᱚᱨ ᱠᱮᱫᱟ ᱢᱮᱱᱠᱷᱟᱱ ᱩᱱᱠᱩ ᱟᱠᱚᱣᱟᱜ ᱩᱯᱨᱩᱢ ᱞᱟᱹᱭ ᱥᱚᱫᱚᱨ ᱥᱟᱶᱛᱮ ᱠᱚ ᱢᱮᱱ ᱠᱮᱫᱟ ᱟᱞᱮ ᱠᱚ ᱢᱚᱫᱽ ᱠᱷᱚᱱ ᱢᱤᱫ ᱫᱚ ᱫᱷᱚᱱ, ᱢᱤᱫ ᱫᱚ ᱠᱟᱢᱭᱟᱵᱤ ᱟᱨ ᱢᱤᱫ ᱫᱚ ᱫᱩᱞᱟᱹᱲ᱾ ᱟᱞᱮ ᱠᱚ ᱢᱚᱫᱽ ᱠᱷᱚᱱ ᱡᱟᱦᱟᱸᱭ ᱜᱮ ᱢᱤᱫ ᱦᱚᱲ ᱚᱲᱟᱜ ᱛᱮᱞᱮ ᱵᱚᱞᱚᱱᱟ, ᱡᱟᱶᱟᱭ ᱛᱟᱢ ᱠᱩᱞᱤ ᱟᱹᱜᱩᱭᱮᱢ ᱟᱞᱮ ᱠᱚ ᱠᱷᱚᱱ ᱚᱠᱚᱭ ᱚᱲᱟᱜ ᱛᱮᱞᱮ ᱵᱚᱞᱚᱱ ᱞᱟᱹᱜᱤᱫ ᱦᱩᱠᱩᱢ ᱮ ᱮᱢᱟ ᱞᱮᱭᱟ᱾ ᱩᱱᱤ ᱚᱲᱟᱜ ᱛᱮ ᱵᱚᱞᱚ ᱨᱩᱣᱟᱹᱲ ᱮᱱ ᱛᱮ ᱥᱟᱱᱟᱢ ᱜᱷᱚᱴᱚᱱᱟ ᱡᱟᱶᱟᱭ ᱛᱮᱫ ᱴᱷᱮᱱ ᱮ ᱥᱚᱫᱚᱨ ᱠᱮᱫᱟ᱾ ᱡᱚᱛᱚ ᱠᱟᱛᱷᱟ ᱟᱸᱡᱚᱢ ᱠᱟᱛᱮ ᱚᱲᱟᱜ ᱢᱟᱹᱞᱤᱠ ᱮ ᱢᱮᱱ ᱠᱮᱫᱟᱭ, ᱫᱷᱚᱱ ᱜᱮ ᱚᱲᱟᱜ ᱛᱮ ᱱᱮᱣᱛᱟᱭᱮᱢ᱾ ᱠᱷᱟᱱ ᱟᱵᱚ ᱚᱲᱟᱜ ᱨᱮ ᱟᱨ ᱫᱚ ᱚᱠᱟᱴᱟᱜ ᱦᱚᱸ ᱚᱵᱷᱟᱵᱽ ᱜᱮ ᱵᱟᱝ ᱛᱟᱦᱮᱱᱟ ᱚᱲᱟᱜ ᱯᱮᱨᱮᱡ ᱥᱟᱨᱮᱲᱚᱜᱼᱟ ᱫᱷᱚᱱ ᱛᱮ ᱛᱚᱵᱮ ᱮᱨᱟ ᱛᱟᱭ ᱢᱮᱱ ᱠᱮᱫᱟᱭ ᱫᱷᱚᱱ ᱵᱟᱝ ᱠᱟᱛᱮ ᱟᱵᱚ ᱡᱩᱫᱤ ᱠᱟᱹᱢᱤᱭᱟᱹᱵᱤ ᱵᱚᱱ ᱱᱮᱣᱛᱟ ᱫᱮᱨᱤᱭᱟ ᱠᱷᱟᱱ ᱟᱵᱚ ᱡᱟᱦᱟᱱᱟᱜ ᱜᱮᱵᱚᱱ ᱠᱟᱹᱢᱤ ᱚᱱᱟ ᱫᱚ ᱡᱚᱵᱟᱦᱟᱜ ᱛᱟᱵᱚᱱᱟ ᱱᱚᱣᱟ ᱠᱚ ᱠᱟᱛᱷᱟ ᱫᱷᱮᱭᱟᱱ ᱛᱮ ᱟᱸᱡᱚᱢᱮᱫ ᱛᱟᱦᱮᱸ ᱠᱟᱱᱟᱭ ᱠᱤᱢᱤᱱ ᱛᱮᱫ ᱟᱹᱰᱤ ᱜᱮ ᱵᱩᱫᱟᱱ ᱟᱨ ᱤᱥᱣᱚᱨ ᱵᱚᱛᱚᱨᱟᱱᱤᱡ ᱮ ᱛᱟᱦᱮᱸ ᱠᱟᱱᱟᱭ ᱩᱱᱤ ᱫᱚ ᱩᱱᱤᱭᱮ ᱢᱮᱱ ᱠᱮᱫᱟ ᱫᱩᱞᱟᱹᱲ ᱵᱚᱱ ᱟᱛᱟᱝ ᱟᱹᱜᱩᱭᱮᱭᱟ ᱟᱵᱚ ᱫᱚ ᱠᱷᱟᱱ ᱟᱵᱚᱣᱟᱜ ᱜᱷᱟᱨᱚᱸᱡᱽ ᱨᱮ ᱜᱚᱜᱚ ᱵᱟᱵᱟ ᱵᱚᱭᱦᱟ ᱢᱤᱥᱤ ᱦᱟᱱᱦᱟᱨ ᱦᱚᱧᱦᱟᱨ ᱦᱚᱯᱚᱱ ᱠᱤᱢᱤᱱ ᱛᱤᱨᱤ ᱯᱩᱨᱩᱥ ᱟᱨ ᱜᱚᱲᱚᱢ ᱜᱟᱬᱟ ᱠᱚ ᱥᱟᱶ ᱫᱩᱞᱟᱹᱲ ᱵᱟᱵᱮᱨ ᱛᱮᱵᱚᱱ ᱡᱚᱲᱟᱣ ᱠᱚᱜᱼᱟ ᱥᱩᱞᱩᱠ ᱨᱮᱵᱚᱱ ᱛᱟᱦᱮᱱᱟ ᱱᱚᱣᱟ ᱠᱟᱛᱷᱟ ᱡᱚᱛᱚ ᱦᱚᱲ ᱠᱚ ᱵᱟᱹᱥᱩᱛᱟᱛ ᱛᱮ ᱚᱲᱟᱜ ᱢᱟᱹᱞᱤᱠᱤᱡ ᱮᱨᱟ ᱛᱟᱭ ᱥᱮᱱ ᱮᱱᱟᱭ ᱩᱱᱠᱩ ᱯᱮ ᱦᱚᱲ ᱴᱷᱮᱱ ᱟᱨ ᱮ ᱠᱩᱞᱤ ᱠᱮᱫ ᱠᱚᱣᱟ ᱟᱯᱮ ᱠᱚ ᱢᱚᱫᱽ ᱨᱮ ᱫᱩᱞᱟᱹᱲ ᱫᱚ ᱚᱠᱚᱭ ᱩᱱᱤ ᱜᱮ ᱚᱲᱟᱜ ᱛᱮ ᱞᱮ ᱟᱛᱟᱝ ᱤᱫᱤᱭᱮᱭᱟ ᱠᱷᱟᱱ ᱫᱩᱞᱟᱹᱲ ᱚᱲᱟᱜ ᱛᱮ ᱵᱚᱞᱚᱱ ᱮ ᱢᱚᱦᱰᱟ ᱮᱱᱟ ᱟᱨ ᱩᱱᱤ ᱛᱟᱭᱱᱚᱢ ᱛᱮ ᱫᱷᱚᱱ ᱟᱨ ᱠᱟᱹᱢᱤᱭᱟᱹᱵᱤ ᱦᱚᱸ ᱠᱤᱱ ᱯᱟᱸᱡᱟ ᱠᱮᱫᱮᱭᱟ ᱩᱱᱠᱤᱱ ᱧᱮᱞ ᱠᱟᱛᱮ ᱢᱟᱹᱞᱤᱠᱤᱡ ᱮᱨᱟ ᱛᱟᱭ ᱢᱮᱱ ᱠᱮᱫᱟ ᱮᱠᱟᱞ ᱢᱤᱫ ᱦᱚᱲ ᱜᱮ ᱚᱲᱟᱜ ᱛᱮ ᱵᱚᱞᱚᱱ ᱯᱮ ᱢᱮᱱᱮᱫ ᱛᱟᱦᱮᱸ ᱠᱟᱱ ᱫᱚ ᱟᱨ ᱱᱤᱛᱚᱜ ᱢᱟ ᱡᱚᱛᱚ ᱦᱚᱲ ᱯᱮ ᱵᱚᱞᱚ ᱦᱤᱡᱩᱜ ᱠᱟᱱᱟ ᱫᱷᱚᱱᱮ ᱛᱮᱞᱟ ᱨᱩᱣᱟᱹᱲ ᱠᱮᱫᱟ ᱩᱱᱤᱭᱟᱜ ᱠᱩᱠᱞᱤ ᱟᱸᱡᱚᱢ ᱠᱟᱛᱮ ᱡᱮ ᱟᱹᱵᱤᱱ ᱡᱩᱫᱤ ᱫᱷᱚᱱ ᱵᱟᱝᱠᱷᱟᱱ ᱠᱟᱹᱢᱤᱭᱟᱹᱵᱤ ᱵᱤᱱ ᱟᱛᱟᱝ ᱞᱮᱫ ᱠᱤᱱ ᱠᱷᱟᱱ ᱡᱟᱦᱟᱸᱭ ᱜᱮ ᱢᱤᱫ ᱦᱚᱲ ᱜᱮ ᱚᱲᱟᱜ ᱛᱮ ᱵᱚᱞᱚ ᱠᱚᱜ ᱟᱭ ᱟᱨ ᱵᱟᱨ ᱦᱚᱲ ᱠᱤᱱ ᱛᱟᱦᱮᱸ ᱠᱚᱜᱼᱟ ᱵᱟᱨᱦᱮ ᱨᱮ ᱪᱮᱫᱟᱜ ᱡᱮ ᱚᱠᱟᱨᱮ ᱫᱷᱚᱱᱮ ᱛᱟᱦᱮᱱᱟ ᱚᱸᱰᱮ ᱫᱚ ᱫᱩᱞᱟᱹᱲ ᱵᱟᱭ ᱛᱟᱦᱮᱱᱟ ᱥᱮ ᱠᱟᱹᱢᱤᱭᱟᱹᱵᱤ ᱦᱚᱸ ᱵᱟᱝ ᱢᱮᱱᱠᱷᱟᱱ ᱟᱯᱮ ᱫᱚ ᱫᱩᱞᱟᱹᱲ ᱯᱮ ᱵᱟᱪᱷᱟᱣᱟᱱᱟ ᱢᱮᱱ ᱫᱚ ᱫᱩᱞᱟᱹᱲ ᱥᱟᱶᱛᱮ ᱟᱹᱞᱤᱧ ᱦᱚᱞᱤᱧ ᱥᱚᱸᱜᱮ ᱛᱟᱨᱟᱜ ᱜᱮᱭᱟ ᱟᱨ ᱩᱱᱠᱩ ᱯᱮ ᱦᱚᱲ ᱡᱟᱠᱮ ᱚᱲᱟᱜ ᱛᱮᱠᱚ ᱵᱚᱞᱚᱭᱮᱱᱟ ᱫᱩᱞᱟᱹᱲᱤᱭᱟᱹ ᱜᱚᱜᱚ ᱵᱟᱵᱟ ᱟᱨ ᱵᱚᱭᱦᱟ ᱢᱤᱥᱤ ᱠᱚ ᱟᱵᱚ ᱢᱟᱱ ᱠᱚᱣᱟᱜ ᱡᱤᱵᱚᱱ ᱨᱮ ᱫᱷᱚᱱ ᱡᱩᱫᱤ ᱯᱟᱹᱦᱤᱞ ᱴᱷᱟᱶ ᱵᱚᱱ ᱮᱢᱟᱭ ᱠᱟᱱᱟ ᱫᱩᱞᱟᱹᱲ ᱫᱚ ᱟᱵᱚ ᱠᱷᱚᱱ ᱥᱟᱦᱟᱜᱼᱟ ᱟᱨ ᱠᱟᱹᱢᱭᱟᱹᱵᱤ ᱵᱟᱝ ᱵᱚᱱ ᱧᱟᱢᱟ ᱢᱮᱱᱠᱷᱟᱱ ᱫᱩᱞᱟᱹᱲ ᱡᱩᱫᱤ ᱯᱟᱹᱦᱤᱞ ᱴᱷᱟᱶ ᱮ ᱧᱟᱢᱟ ᱟᱵᱚ ᱠᱚᱣᱟᱜ ᱡᱤᱵᱚᱱ ᱨᱮ ᱠᱟᱹᱢᱤᱭᱟᱹᱵᱤ ᱵᱚᱱ ᱧᱟᱢᱟ ᱠᱷᱟᱹᱴᱤ ᱜᱮ ᱟᱨ ᱡᱚᱛᱚ ᱠᱟᱹᱢᱤ ᱛᱟᱵᱚᱱ ᱡᱚᱵᱟᱦᱟᱜᱼᱟ ᱢᱮᱛᱟ ᱵᱚᱱ ᱥᱚᱯᱷᱚᱲᱚᱜᱼᱟ ᱟᱨ ᱫᱷᱚᱱ ᱥᱮᱴᱮᱨᱚᱜᱼᱟ ᱟᱵᱚ ᱠᱚ ᱴᱷᱮᱱ ᱫᱷᱚᱱ ᱟᱨ ᱠᱟᱹᱢᱤᱭᱟᱹᱵᱤ ᱫᱩᱞᱟᱹᱲ ᱨᱮᱱᱟᱜ ᱠᱤᱱ ᱜᱳᱞᱟᱢᱤᱭᱟ ᱥᱚᱥᱛᱚ ᱨᱮ ᱢᱮᱱᱟ ᱯᱟᱹᱛᱭᱟᱹᱣ, ᱵᱷᱚᱨᱥᱟ ᱟᱨ ᱫᱩᱞᱟᱹᱲ ᱫᱚ ᱛᱤᱨᱮ ᱡᱷᱩᱠᱮ ᱛᱟᱦᱮᱱᱟ᱾ ᱩᱱᱠᱩ ᱢᱚᱫᱽ ᱠᱷᱚᱱ ᱫᱩᱞᱟᱹᱲ ᱫᱚ ᱥᱚᱨᱚᱥ ᱜᱮᱭᱟ ᱥᱟᱱᱟᱢᱟᱜ ᱠᱷᱚᱱ ᱪᱟᱦᱮ ᱫᱷᱟᱹᱨᱛᱤ ᱨᱮ ᱪᱟᱦᱮ ᱥᱮᱨᱢᱟ ᱨᱮ᱾ ᱛᱚ ᱫᱷᱟᱹᱨᱛᱤ ᱡᱟᱠᱮᱛ ᱡᱚᱛᱚ ᱢᱟᱱᱣᱟ ᱠᱚᱣᱟᱜ ᱡᱤᱵᱚᱱ ᱨᱮ ᱫᱩᱞᱟᱹᱲ ᱯᱩᱭᱞᱩ ᱴᱷᱟᱶ ᱧᱟᱢ ᱞᱟᱹᱜᱤᱫ ᱛᱮ ᱟᱨ ᱵᱷᱟᱹᱞᱟᱹᱭ, ᱥᱩᱞᱩᱠ, ᱱᱤᱨᱟᱹᱭ ᱞᱟᱹᱜᱤᱫ ᱛᱮ ᱟᱨᱚᱡᱽᱡᱚᱝ ᱨᱮ ᱛᱟᱦᱮᱱ ᱯᱮ ᱥᱤᱨᱡᱚᱱᱤᱭᱟᱹ ᱴᱷᱮᱱ᱾ ᱟᱨ ᱠᱟᱛᱷᱟ ᱯᱮ ᱵᱟᱹᱥᱩᱛᱟᱜ ᱠᱷᱟᱱ᱾ ᱜᱟᱛᱮ ᱯᱮᱲᱟ ᱠᱚ ᱴᱷᱮᱱ ᱵᱟᱠᱷᱨᱟ ᱞᱮᱜᱟᱭ ᱯᱮ ᱟᱨ ᱪᱮᱱᱮᱞ ᱥᱟᱵᱥᱠᱨᱟᱭᱤᱵ ᱥᱟᱶ ᱜᱷᱟᱱᱴᱤ ᱪᱤᱱᱦᱟᱹ ᱡᱚᱴᱮᱫ ᱛᱚᱨᱟᱭ ᱯᱮ ᱡᱮᱢᱚᱱ ᱱᱟᱣᱟ ᱵᱷᱟᱜᱮ ᱠᱟᱛᱷᱟ ᱨᱮᱱᱟᱝ ᱱᱚᱴᱤᱯᱷᱤᱠᱮᱥᱚᱱ ᱞᱟᱦᱟ ᱛᱮᱯᱮ ᱧᱟᱢ᱾ ᱢᱟ ᱛᱚᱵᱮ ᱡᱚᱦᱟᱨ ᱜᱮ᱾